ᱡᱚᱦᱟᱨ ᱜᱮ ᱟᱨ ᱥᱟᱱᱟᱢ ᱠᱚᱜᱮ ᱥᱟᱹᱜᱩᱱ ᱫᱟᱨᱟᱢ ᱧᱩᱛᱩᱢ ᱛᱟᱹᱞᱤᱧ ᱨᱟᱢᱚ ᱢᱩᱨᱢᱩ ᱛᱮᱦᱮᱧ ᱡᱟᱦᱟᱸ ᱳᱰᱤᱥᱟ ᱯᱚᱱᱚᱛ ᱟᱨ ᱱᱚᱣᱟ ᱵᱟᱞᱮᱥᱚᱨ ᱦᱚᱱᱚᱛ ᱨᱮᱱᱟᱜ ᱪᱤᱛᱟᱹᱨ ᱵᱚᱱ ᱧᱮᱞ ᱧᱟᱢᱟ ᱢᱤᱫᱴᱮᱱ ᱤᱛᱩᱱ ᱟᱥᱲᱟ ᱨᱮᱱᱟᱜ ᱱᱟᱣᱟ ᱛᱮ ᱱᱟᱦᱟᱜ ᱠᱚ ᱡᱷᱤᱡ ᱥᱟᱹᱜᱩᱱᱮᱫ ᱛᱟᱵᱚᱱᱟ ᱟᱵᱚᱨᱮᱱ ᱨᱟᱭᱨᱚᱝᱯᱩᱨ ᱦᱮᱰ ᱚᱯᱷᱤᱥ ᱨᱮᱱ ᱡᱟᱦᱟᱸ ᱛᱤᱱᱟᱹᱜ ᱜᱟᱹᱠᱷᱩᱲᱤᱭᱟᱹ ᱜᱚᱢᱠᱮ ᱠᱚᱠᱚ ᱦᱮᱡ ᱥᱮᱴᱮᱨ ᱟᱠᱟᱱ ᱛᱟᱵᱚᱱᱟ ᱫᱮᱞᱟ ᱛᱚᱵᱮ ᱩᱱᱠᱩᱣᱟᱜ ᱱᱚᱣᱟ ᱤᱛᱩᱱ ᱟᱥᱲᱟ ᱡᱷᱤᱡ ᱥᱟᱹᱜᱩᱱ ᱠᱟᱹᱢᱤ ᱦᱚᱨᱟ ᱜᱮ ᱱᱟᱦᱟᱜ ᱵᱚᱱ ᱧᱮᱞ ᱥᱟᱸᱜᱮᱭᱟ ᱥᱟᱱᱟᱢ ᱠᱚᱛᱮ ᱜᱮ ᱱᱟᱦᱟᱜ ᱡᱟᱦᱟᱸ ᱛᱤᱱᱟᱹᱜ ᱠᱚ ᱦᱮᱡ ᱥᱮᱴᱮᱨ ᱟᱠᱟᱱ ᱛᱟᱵᱚᱱᱟ ᱩᱱᱠᱩ ᱠᱚᱣᱟᱜ ᱫᱤᱥ ᱦᱩᱫᱤᱥ ᱥᱟᱶᱛᱮ ᱡᱟᱦᱟᱸ ᱛᱤᱱᱟᱹᱜ ᱜᱟᱯᱟᱞᱢᱟᱨᱟᱣ ᱛᱟᱦᱮᱱ ᱠᱟᱱᱟ ᱚᱱᱟ ᱠᱚᱦᱚᱸ ᱵᱚᱱ ᱵᱟᱲᱟᱭᱟ ᱱᱟᱦᱟᱜ ᱫᱮᱞᱟ ᱛᱚᱵᱮ ᱱᱚᱣᱟ ᱵᱷᱤᱰᱤᱭᱳ ᱨᱮ ᱥᱟᱱᱟᱢ ᱦᱚᱲ ᱡᱚᱯᱲᱟᱣ ᱛᱟᱦᱮᱸ ᱠᱚᱜ ᱛᱟᱵᱚᱱ ᱯᱮ ᱟᱨ ᱡᱟᱦᱟᱸ ᱛᱤᱱᱟᱹᱜ ᱱᱟᱦᱟᱜ ᱱᱚᱣᱟ ᱪᱮᱱᱮᱞ ᱵᱟᱯᱮ ᱞᱟᱭᱤᱠ ᱟᱠᱟᱜᱼᱟ ᱥᱟᱱᱟᱢ ᱦᱚᱲ ᱠᱚᱜᱮ ᱱᱟᱦᱟᱜ ᱱᱚᱣᱟ ᱪᱮᱱᱮᱞ ᱞᱟᱭᱤᱠ ᱯᱮ ᱥᱮᱭᱟᱨ ᱯᱮ ᱥᱟᱵᱥᱠᱨᱟᱭᱤᱵ ᱯᱮ ᱠᱚᱢᱮᱱᱴ ᱢᱟᱫᱽᱫᱷᱚᱢ ᱛᱮ ᱵᱟᱲᱟᱭ ᱦᱚᱪᱚ ᱞᱮᱯᱮ ᱱᱟᱦᱟᱜ ᱫᱷᱚᱨᱚᱢ ᱴᱚᱞᱚᱢᱚᱞᱚ ᱜᱩᱡᱩᱜ ᱞᱮᱠᱟ ᱧᱮᱞᱚᱜ ᱡᱮᱛᱮ ᱛᱮᱫᱚ ᱡᱤᱣᱤ ᱡᱟᱹᱛᱤ ᱫᱚᱵᱚᱱ ᱫᱩᱜ ᱫᱚᱦᱚ ᱡᱟᱹᱛᱤ ᱵᱚᱱ ᱵᱮᱨᱮᱫᱟ ᱫᱷᱚᱨᱚᱢ ᱵᱚᱱ ᱫᱚᱦᱚᱭᱟ ᱚᱱᱟ ᱛᱮᱜᱮ ᱡᱤᱣᱤ ᱡᱟᱹᱛᱤ ᱫᱚᱵᱚᱱ ᱫᱩᱜ ᱫᱚᱦᱚᱭᱟ ᱛᱮᱦᱮᱧ ᱢᱮᱱ ᱞᱮᱠᱷᱟᱱ ᱫᱚ ᱵᱤᱭᱳ ᱟᱥᱮᱠᱟ ᱪᱮᱫ ᱠᱟᱱᱟ ᱱᱚᱣᱟ ᱵᱟᱲᱟᱭ ᱫᱚᱨᱠᱟᱨ ᱵᱤᱭᱳ ᱟᱥᱮᱠᱟ ᱫᱚ ᱪᱮᱫ ᱪᱮᱫ ᱠᱟᱹᱢᱤ ᱛᱟᱭ ᱵᱤᱭᱳ ᱟᱥᱮᱠᱟ ᱫᱚ ᱚᱠᱚᱭ ᱠᱟᱱᱟᱭ ᱱᱚᱜᱼᱚ ᱱᱚᱣᱟ ᱠᱚ ᱵᱟᱲᱟᱭ ᱫᱚᱨᱠᱟᱨ ᱥᱟᱶᱛᱟ ᱨᱮᱱ ᱦᱚᱲ ᱠᱟᱱ ᱠᱷᱟᱱ ᱵᱚᱱ ᱫᱮᱞᱟ ᱛᱚᱵᱮ ᱩᱱᱠᱩ ᱵᱤᱭᱳ ᱟᱥᱮᱠᱟ ᱡᱟᱦᱟᱸ ᱛᱤᱱᱟᱹᱜ ᱠᱚ ᱠᱟᱹᱢᱤ ᱟᱠᱟᱫ ᱛᱟᱵᱚᱱᱟ ᱛᱮᱦᱮᱧ ᱪᱮᱫ ᱪᱮᱫ ᱠᱟᱹᱢᱤ ᱠᱚᱨᱮ ᱟᱠᱚ ᱢᱮᱱᱟᱜ ᱟᱠᱟᱫ ᱠᱚᱣᱟ ᱡᱚᱲᱟᱣ ᱩᱱᱠᱩ ᱜᱮ ᱱᱟᱦᱟᱜ ᱵᱚᱱ ᱧᱮᱞ ᱧᱚᱜ ᱠᱚᱣᱟ ᱟᱨ ᱵᱚᱱ ᱵᱟᱲᱟᱭ ᱠᱚᱣᱟ ᱛᱚᱵᱮ ᱵᱤᱭᱳ ᱟᱥᱮᱠᱟ ᱠᱚᱫᱚ ᱱᱟᱦᱟᱜ ᱪᱮᱫ ᱞᱮᱠᱟᱱ ᱠᱟᱱ ᱛᱟᱵᱚᱱᱟ ᱠᱚ ᱫᱮᱞᱟ ᱛᱚᱵᱮ ᱩᱱᱠᱩ ᱵᱤᱭᱳ ᱟᱥᱮᱠᱟ ᱨᱮᱱ ᱡᱟᱦᱟᱸ ᱛᱤᱱᱟᱹᱜ ᱜᱟᱹᱠᱷᱩᱲᱤᱭᱟᱹ ᱜᱚᱢᱠᱮ ᱠᱚᱠᱚ ᱦᱮᱡ ᱟᱠᱟᱱ ᱛᱟᱵᱚᱱᱟ ᱩᱱᱠᱩ ᱠᱚᱜᱮ ᱱᱟᱦᱟᱜ ᱵᱚᱱ ᱧᱮᱞ ᱧᱚᱜ ᱠᱚᱣᱟ ᱠᱟᱱ ᱟᱥᱮᱠᱟ ᱨᱟᱭᱨᱚᱝᱯᱩᱨ ᱵᱳᱨᱰ ᱠᱷᱚᱱᱟᱜ ᱦᱮᱡ ᱟᱠᱟᱱ ᱜᱚᱢᱠᱮ ᱠᱚ ᱟᱨ ᱱᱚᱣᱟ ᱵᱟᱢ ᱯᱟᱫᱟ ᱨᱤᱱ ᱢᱚᱬᱮ ᱢᱟᱯᱟᱧᱡᱤ ᱟᱨ ᱠᱟᱹᱢᱤᱭᱟ ᱠᱩᱢᱩᱴ ᱠᱚ ᱥᱟᱱᱟᱢ ᱠᱚᱜᱮ ᱢᱟᱨᱟᱝ ᱠᱚᱫᱚ ᱤᱧᱟᱹᱜ ᱞᱟᱥᱟᱱ ᱜᱚᱲ ᱟᱨ ᱦᱩᱰᱤᱧ ᱠᱚᱫᱚ ᱤᱧᱟᱹᱜ ᱥᱟᱱᱟᱢ ᱫᱩᱞᱟᱹᱲ ᱤᱧ ᱡᱟᱦᱟᱸ ᱠᱮᱭᱟ ᱛᱮᱦᱮᱧ ᱱᱚᱣᱟ ᱛᱮᱦᱮᱧ ᱠᱩᱠᱢᱩ ᱜᱩᱨᱩ ᱜᱚᱢᱠᱮᱭᱟᱜ ᱛᱮᱦᱮᱧ ᱥᱟᱹᱜᱩᱱ ᱮᱱᱟ ᱛᱚ ᱵᱤᱥᱛᱤ ᱫᱚ ᱟᱵᱚᱨᱮᱱ ᱦᱚᱲ ᱫᱚ ᱚᱠᱟᱨᱮ ᱦᱟᱸᱰᱮ ᱦᱟᱸᱰᱮ ᱚᱲᱟᱜ ᱫᱩᱣᱟᱹᱨ ᱠᱟᱛᱮ ᱢᱮᱱᱟᱜ ᱟᱠᱟᱫ ᱵᱚᱱᱟ ᱟᱫᱚ ᱚᱱᱟ ᱠᱷᱟᱹᱛᱤᱨ ᱛᱮ ᱛᱮᱦᱮᱧ ᱟᱹᱰᱤᱧ ᱥᱟᱨᱦᱟᱣ ᱠᱚᱣᱟ ᱱᱚᱣᱟ ᱵᱟᱢᱯᱟᱫᱟ ᱨᱮᱱ ᱢᱚᱬᱮ ᱢᱟᱯᱟᱧᱡᱤ ᱠᱚ ᱠᱟᱹᱢᱤᱭᱟᱹ ᱠᱩᱢᱩᱲ ᱠᱚ ᱛᱮᱦᱮᱧ ᱟᱥᱤᱠᱟ ᱵᱟᱵᱟ ᱠᱚ ᱩᱭᱦᱟᱹᱨ ᱟᱠᱟᱫᱮ ᱛᱮ ᱤᱧᱦᱚᱸ ᱟᱹᱰᱤ ᱜᱚᱨᱚᱵᱤᱧ ᱟᱹᱭᱠᱟᱹᱣᱮᱫᱼᱟ ᱪᱮᱫᱟᱜ ᱥᱮ ᱟᱥᱮᱠᱟ ᱢᱮᱱ ᱞᱮᱠᱷᱟᱱ ᱫᱚ ᱜᱩᱨᱩ ᱜᱚᱢᱠᱮ ᱭᱟᱜ ᱩᱢᱩᱞ ᱨᱮᱵᱚᱱ ᱢᱮᱱᱟᱜ ᱟᱠᱟᱫ ᱵᱚᱱᱟ ᱟᱨ ᱩᱱᱤ ᱫᱚ ᱵᱟᱵᱟ ᱠᱟᱱᱟᱭ ᱟᱨ ᱟᱵᱚ ᱫᱚ ᱡᱮᱛᱮ ᱪᱟᱸᱜᱟ ᱥᱮᱢᱞᱮᱫ ᱡᱚᱛᱚ ᱚᱱᱟ ᱨᱤᱱ ᱦᱚᱯᱚᱱ ᱠᱚ ᱠᱟᱱᱟ ᱵᱚᱱ ᱟᱨ ᱟᱞᱮ ᱢᱟ ᱥᱩᱨ ᱦᱚᱲ ᱠᱟᱱᱟᱞᱮ ᱟᱨ ᱛᱤᱱ ᱚᱠᱛᱚ ᱠᱚᱨᱮ ᱱᱟᱦᱟᱜ ᱪᱮᱫ ᱠᱚ ᱚᱱᱠᱟ ᱮᱱᱠᱷᱟᱱ ᱫᱚ ᱵᱟᱲᱟᱭ ᱫᱟᱲᱮᱭᱟᱜ ᱟᱵᱚᱱ ᱦᱮᱡ ᱠᱟᱛᱮ ᱦᱚᱸ ᱟᱞᱮ ᱦᱚᱸ ᱢᱤᱫ ᱵᱟᱨ ᱵᱩᱜᱤ ᱵᱟᱹᱲᱤᱡ ᱠᱟᱛᱷᱟ ᱦᱚᱸ ᱵᱚ ᱨᱚᱯᱚᱲ ᱫᱟᱲᱮᱭᱟᱜᱼᱟ ᱟᱫᱚ ᱚᱱᱟ ᱠᱷᱟᱹᱛᱤᱨ ᱛᱮ ᱵᱟᱵᱟ ᱠᱚ ᱟᱭᱳ ᱠᱚ ᱟᱹᱰᱤ ᱨᱟᱹᱥᱠᱟᱹᱧ ᱵᱩᱡᱷᱟᱹᱣᱟ ᱛᱮᱦᱮᱧ ᱱᱚᱰᱮ ᱡᱷᱤᱡ ᱥᱟᱹᱜᱩᱱ ᱮᱱᱟ ᱚᱱᱟ ᱠᱷᱟᱹᱛᱤᱨ ᱛᱮ ᱟᱹᱰᱤ ᱤᱧ ᱜᱚᱨᱚᱵᱤᱧ ᱟᱹᱭᱠᱟᱹᱣᱮᱫᱼᱟ ᱱᱚᱣᱟ ᱵᱟᱞᱮᱥᱚᱨ ᱡᱮᱞᱟ ᱨᱮ ᱛᱟᱦᱮᱸ ᱢᱟ ᱛᱟᱦᱮᱸ ᱠᱟᱱᱟ ᱟᱞᱮ ᱚᱸᱰᱮ ᱡᱟᱦᱟᱸ ᱱᱚᱣᱟ ᱯᱟᱲᱦᱟᱣ ᱟᱨ ᱠᱟᱹᱢᱤ ᱦᱚᱨᱟ ᱪᱟᱞᱟᱜ ᱠᱟᱱᱟ ᱟᱫᱚ ᱚᱱᱟ ᱠᱷᱟᱹᱛᱤᱨ ᱛᱮ ᱱᱚᱣᱟ ᱴᱟᱣᱩᱱ ᱨᱮᱦᱚᱸ ᱡᱟᱣ ᱦᱩᱭᱮᱱᱟ ᱟᱹᱰᱤ ᱜᱚᱨᱚᱵᱤᱧ ᱟᱹᱭᱠᱟᱹᱣᱮᱫᱼᱟ ᱡᱟᱣ ᱱᱚᱰᱮ ᱠᱟᱹᱢᱤᱭᱟᱹ ᱠᱩᱢᱩᱴ ᱠᱚ ᱩᱱᱟᱹᱜ ᱢᱟ ᱦᱟᱸᱜ ᱫᱤᱥᱟᱹ ᱵᱟᱹᱪᱩᱜ ᱟᱠᱟᱫ ᱛᱤᱧᱟᱹ ᱡᱟᱦᱳ ᱪᱷᱩᱴᱟᱹᱣ ᱠᱟᱱᱟ ᱯᱮ ᱱᱚᱝᱠᱟ ᱜᱮ ᱵᱟᱲᱮ ᱱᱚᱣᱟ ᱪᱷᱩᱴᱟᱹᱣ ᱠᱚᱜ ᱯᱮ ᱟᱨ ᱡᱟᱦᱟᱸ ᱱᱟᱦᱟᱜ ᱜᱚᱢᱠᱮ ᱛᱟᱠᱚ ᱠᱚ ᱢᱮᱱᱟᱜ ᱠᱟᱜ ᱠᱚ ᱵᱩᱰᱷᱟᱹ ᱨᱟᱭᱨᱚᱝᱯᱩᱨ ᱟᱥᱮᱠᱟ ᱠᱷᱚᱱᱟᱜ ᱠᱚ ᱦᱮᱡ ᱟᱠᱟᱱᱟ ᱜᱚᱢᱠᱮ ᱠᱚ ᱩᱱᱠᱩ ᱠᱚ ᱱᱟᱦᱟᱜ ᱠᱚ ᱞᱟᱹᱭ ᱥᱚᱫᱚᱨᱟ ᱵᱟᱹᱲᱛᱤ ᱫᱚ ᱵᱟᱝ ᱨᱚᱲ ᱠᱟᱛᱮ ᱤᱧᱟᱹᱜ ᱠᱷᱟᱴᱚ ᱢᱟᱪᱷᱟ ᱫᱚ ᱱᱚᱰᱮ ᱜᱤᱧ ᱢᱩᱪᱟᱹᱫᱮᱜᱼᱟ ᱥᱟᱱᱟᱢ ᱠᱚᱜᱮ ᱡᱚᱦᱟᱨ ᱜᱮ ᱟᱹᱰᱤ ᱟᱹᱰᱤ ᱥᱟᱨᱦᱟᱣ ᱟᱹᱠᱤᱱ ᱡᱟᱦᱟᱸᱭ ᱠᱤᱱ ᱞᱟᱹᱭ ᱠᱮᱫ ᱛᱟᱹᱠᱤᱱᱟ ᱦᱩᱭᱩᱜ ᱠᱟᱱᱟ ᱟᱹᱰᱤ ᱟᱹᱰᱤ ᱥᱟᱨᱦᱟᱣ ᱟᱹᱰᱤ ᱡᱳᱨ ᱠᱩᱥᱤ ᱵᱩᱡᱷᱟᱹᱣᱮᱱᱟ ᱛᱟᱹᱠᱤᱱᱟᱜ ᱡᱟᱦᱟᱸ ᱜᱮ ᱛᱟᱦᱮᱸ ᱠᱟᱱᱟ ᱢᱚᱱᱮᱨᱮ ᱩᱫᱩᱜᱮᱜᱼᱟ ᱟᱞᱮᱭᱟᱜ ᱧᱩᱛᱩᱢ ᱫᱚ ᱥᱩᱢᱚᱛᱤ ᱥᱤᱝ ᱟᱞᱮ ᱫᱚ ᱦᱚᱸ ᱠᱚ ᱠᱩᱞ ᱦᱚᱸ ᱠᱚ ᱟᱞᱮᱭᱟᱜ ᱥᱟᱭ ᱫᱚ ᱠᱚᱝᱜᱲᱤᱭᱟ ᱵᱟᱢ ᱯᱚᱫᱟ ᱟᱨ ᱛᱤᱥᱤᱝ ᱡᱟᱜᱮ ᱱᱟᱜ ᱱᱮᱱ ᱟᱵᱚ ᱳᱰᱤᱥᱟ ᱯᱚᱱᱚᱛ ᱨᱮᱱᱟᱝ ᱡᱟ ᱟᱥᱮᱠᱟ ᱦᱮᱰ ᱚᱯᱷᱤᱥ ᱢᱮᱱ ᱫᱚ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱟᱹᱫᱤᱵᱟᱹᱥᱤ ᱥᱳᱥᱤᱭᱳ ᱮᱱᱰ ᱠᱟᱞᱪᱩᱨᱟᱞ ᱟᱥᱮᱥᱮᱥᱚᱱ ᱮᱱᱛᱮ ᱦᱮᱰ ᱚᱯᱷᱤᱥ ᱮᱱᱛᱮ ᱡᱟᱦᱟᱸ ᱜᱮ ᱯᱨᱮᱥᱤᱰᱮᱱᱴ ᱠᱚ ᱟᱨ ᱥᱮᱠᱨᱮᱴᱨᱤ ᱠᱚᱠᱚ ᱦᱤᱡᱩᱜ ᱠᱟᱱᱛᱮ ᱱᱮᱱ ᱵᱟᱞᱮᱥᱚᱨ ᱵᱟᱢᱯᱚᱫᱟ ᱨᱮ ᱡᱟᱜᱮ ᱟᱥᱮᱠᱟ ᱠᱷᱩᱞᱟᱹ ᱚᱜ ᱛᱟᱱᱟᱜ ᱤᱱᱟᱹ ᱥᱟᱶ ᱥᱟᱶᱛᱮ ᱡᱟᱦᱟᱱᱟᱜ ᱠᱚ ᱢᱮᱱᱮᱜᱼᱟ ᱡᱮ ᱵᱟᱝᱟ ᱚᱞ ᱚᱞ ᱤᱛᱩᱱ ᱟᱥᱲᱟ ᱠᱚ ᱠᱷᱩᱞᱟᱹᱣᱟᱜ ᱠᱟᱱᱟ ᱤᱱᱟᱹ ᱛᱮ ᱟᱹᱵᱤᱱ ᱪᱮᱫ ᱞᱮᱠᱟ ᱵᱤᱱ ᱟᱴᱠᱟᱨᱮᱫ ᱠᱟᱱᱟ ᱵᱮᱥ ᱟᱫᱟᱜ ᱛᱟᱱ ᱵᱮᱥ ᱟᱫᱟᱜ ᱛᱟᱱ ᱨᱟᱹᱥᱠᱟᱹ ᱜᱮ ᱟᱫᱟᱜ ᱛᱟᱱ ᱫᱚ ᱛᱤᱱᱟᱹᱜ ᱞᱟᱹᱜᱤᱫ ᱵᱮᱥ ᱟᱫᱟᱜ ᱠᱟᱱᱟ ᱢᱟᱱᱮ ᱟᱵᱚᱣᱟᱜ ᱫᱤᱠᱩ ᱦᱚᱲ ᱠᱚ ᱟᱠᱚ ᱠᱚ ᱵᱮᱥᱤ ᱪᱮᱛᱟᱱ ᱛᱮᱠᱚ ᱨᱟᱠᱟᱵᱮ ᱮᱱᱟᱱᱤ ᱟᱵᱚ ᱥᱚᱵᱟ ᱞᱟᱛᱟᱨ ᱨᱮ ᱢᱮᱱᱟᱜ ᱵᱚ ᱮᱱ ᱦᱤᱥᱟᱹᱵ ᱛᱮ ᱫᱚ ᱪᱮᱫ ᱞᱮᱠᱟᱛᱮ ᱫᱤᱠᱩ ᱠᱚ ᱪᱮᱛᱟᱱ ᱛᱮᱠᱚ ᱨᱟᱠᱟᱵ ᱠᱟᱱᱟ ᱪᱮᱫ ᱞᱮᱠᱟᱛᱮ ᱟᱵᱚ ᱟᱹᱫᱤᱵᱟᱹᱥᱤ ᱠᱚ ᱞᱟᱛᱟᱨ ᱨᱮᱵᱚ ᱛᱟᱦᱮᱱ ᱠᱟᱱᱟ ᱟᱹᱵᱤᱱᱟᱜ ᱚᱲᱟᱜ ᱛᱮ ᱪᱮᱫᱟᱜ ᱵᱤᱱ ᱠᱟᱹᱢᱤᱭᱮᱫᱟ ᱟᱵᱚ ᱢᱟᱱᱮ ᱟᱵᱚ ᱦᱚᱸ ᱟᱭᱟᱨ ᱛᱮ ᱠᱟᱵᱩ ᱚᱰᱚᱝ ᱮᱱ ᱛᱟᱢ ᱫᱤᱭᱟᱹ ᱛᱮ ᱟᱵᱚ ᱞᱟᱛᱟᱨ ᱨᱮ ᱢᱮᱱᱟᱜ ᱵᱚᱱᱟ ᱟᱠᱚ ᱫᱚ ᱛᱟᱦᱮᱱᱟ ᱥᱚᱵᱩ ᱵᱮᱲᱮ ᱮᱠᱡᱩᱴ ᱢᱮᱱᱟᱜ ᱠᱚᱣᱟ ᱚᱸᱰᱮ ᱟᱭᱟᱨ ᱛᱟᱠᱚ ᱥᱮᱱᱚᱜ ᱛᱟᱦᱮᱱᱟ ᱥᱚᱵᱩ ᱵᱮᱲᱮ ᱞᱤᱨᱵᱟ ᱛᱟᱦᱮᱱᱟ ᱟᱵᱚ ᱚᱸᱰᱮ ᱚ ᱟᱭ ᱛᱮ ᱠᱟᱵᱩ ᱚᱰᱚᱝ ᱮᱱ ᱛᱟᱢ ᱫᱤᱭᱟᱹ ᱛᱮ ᱟᱵᱚ ᱞᱟᱛᱟᱨ ᱨᱮ ᱢᱮᱱᱟᱜ ᱵᱚᱱᱟ ᱱᱮᱱ ᱠᱟᱡᱤ ᱫᱚ ᱱᱤᱱᱟᱜᱮ ᱢᱟᱨᱟᱝᱟ ᱫᱤᱠᱩ ᱠᱚᱫᱚ ᱟᱠᱚᱣᱟᱜ ᱡᱚᱱᱢᱚ ᱵᱷᱟᱥᱟ ᱛᱮ ᱟᱠᱚ ᱠᱚ ᱚᱞ ᱯᱟᱲᱦᱟᱣᱮᱱ ᱛᱮᱱᱟ ᱟᱵᱚᱣᱟᱜ ᱫᱚ ᱟᱵᱚ ᱫᱚ ᱡᱚᱱᱢᱚ ᱵᱷᱟᱥᱟ ᱠᱟᱵᱚ ᱮᱛᱚᱭ ᱛᱮᱱᱟ ᱟᱨ ᱡᱚᱱᱢᱚ ᱵᱷᱟᱥᱟ ᱛᱮ ᱠᱟᱵᱚ ᱯᱟᱲᱦᱟᱣ ᱛᱮᱱᱟ ᱫᱚ ᱫᱤᱠᱩ ᱞᱮᱠᱟ ᱫᱚ ᱪᱮᱫ ᱞᱮᱠᱟ ᱛᱮᱵᱚ ᱥᱤᱠᱷᱤᱛᱚᱜᱼᱟ ᱟᱠᱚ ᱫᱚ ᱟᱵᱚ ᱫᱚ ᱥᱤᱧ ᱵᱚᱸᱜᱟ ᱦᱮᱨ ᱟᱠᱟᱫ ᱵᱚᱱᱟ ᱪᱤᱠᱟᱜᱮ ᱟᱵᱚ ᱥᱤᱧ ᱵᱚᱸᱜᱟ ᱟᱯᱟᱱ ᱟᱹᱯᱤᱱ ᱚᱠᱚᱭ ᱫᱚ ᱩᱰᱤᱭᱟᱹ ᱚᱠᱚᱭ ᱫᱚ ᱵᱟᱢᱬᱮ ᱚᱠᱚᱭ ᱫᱚ ᱪᱤᱠᱟᱱ ᱪᱤᱠᱟᱱ ᱟᱞᱟᱠ ᱟᱞᱟᱠ ᱫᱷᱚᱨᱢᱚ ᱨᱮ ᱦᱮᱨᱛᱟᱲ ᱟᱠᱟᱫ ᱵᱚᱱᱟᱭ ᱮᱱᱛᱮ ᱟᱵᱚ ᱡᱩᱫᱤ ᱟᱵᱚᱣᱟᱜ ᱡᱚᱱᱚᱢ ᱵᱷᱟᱥᱟ ᱮᱱ ᱱᱤᱝᱠᱟ ᱠᱟᱡᱤ ᱢᱮᱱᱟᱜ ᱪᱤᱠᱟᱹᱜᱮ ᱟᱢ ᱡᱩᱫᱤ ᱢᱟᱨᱟᱝᱚᱜ ᱛᱮᱭᱟᱢ ᱩᱲᱩᱜ ᱮᱛᱟᱱᱟ ᱮᱱ ᱫᱚ ᱯᱟᱹᱨᱥᱤ ᱟᱭᱟᱨ ᱛᱟᱢ ᱞᱟᱦᱟᱭ ᱢᱮ ᱯᱟᱹᱨᱥᱤᱢ ᱞᱟᱦᱟ ᱠᱮᱫ ᱪᱟᱱᱟᱜ ᱛᱮ ᱯᱟᱹᱨᱥᱤ ᱡᱩᱫᱤ ᱞᱟᱦᱟ ᱞᱟᱹᱜᱤᱫᱮᱢ ᱩᱲᱩᱜ ᱮᱛᱟᱱᱟ ᱮᱱ ᱫᱚ ᱚᱞ ᱟᱭᱟᱨ ᱞᱟᱦᱟᱭ ᱢᱮ ᱢᱟᱱᱮ ᱫᱚ ᱟᱢ ᱟᱢᱟᱜ ᱡᱟ ᱡᱟᱹᱛᱤ ᱨᱮᱜᱮ ᱡᱟ ᱫᱷᱚᱨᱢᱚ ᱨᱮᱜᱮ ᱟᱢᱮᱢ ᱡᱟᱱᱟᱢ ᱟᱠᱟᱱᱟ ᱮᱱ ᱫᱷᱚᱨᱢᱚ ᱨᱮᱱᱟᱝ ᱡᱟᱜᱟᱨ ᱥᱟᱶ ᱥᱟᱶᱛᱮ ᱟᱭᱟᱜ ᱚᱞ ᱢᱮᱱᱟᱜᱼᱟ

ᱛᱮᱦᱮᱧ ᱟᱵᱚ ᱱᱚᱣᱟ ᱡᱟᱭᱜᱟ ᱨᱮ ᱱᱩᱠᱩ ᱟᱵᱚ ᱵᱚᱱ ᱧᱮᱞᱮᱫ ᱠᱚᱣᱟ ᱠᱩᱲᱤ ᱜᱤᱫᱽᱨᱟᱹ ᱠᱚ ᱱᱩᱠᱩ ᱱᱟᱦᱟᱜ ᱡᱟᱱᱟᱢ ᱵᱷᱟᱥᱟ ᱛᱮ ᱵᱟᱝ ᱠᱚ ᱨᱚᱲ ᱫᱟᱲᱮᱭᱟᱜ ᱠᱟᱱᱟ ᱱᱚᱣᱟ ᱢᱤᱫᱴᱟᱝ ᱟᱵᱚ ᱟᱹᱫᱤᱵᱟᱹᱥᱤ ᱠᱚ ᱞᱟᱹᱜᱤᱫ ᱟᱨ ᱵᱟᱝᱠᱷᱟᱱ ᱥᱟᱱᱛᱟᱲ ᱦᱚᱲ ᱠᱷᱟᱱ ᱢᱟᱦᱞᱮ ᱢᱩᱬᱟᱹ ᱡᱟᱦᱟᱸ ᱜᱮ ᱩᱨᱟᱹᱝ ᱡᱟᱦᱟᱸ ᱟᱵᱚ ᱟᱹᱫᱤᱵᱟᱹᱥᱤ ᱠᱚ ᱢᱮᱱᱟᱜ ᱵᱚᱱᱟ ᱱᱚᱣᱟ ᱟᱹᱫᱤᱵᱟᱹᱥᱤ ᱠᱚ ᱞᱟᱹᱜᱤᱫ ᱢᱤᱫᱴᱟᱝ ᱟᱹᱰᱤ ᱢᱟᱨᱟᱝ ᱢᱤᱫᱴᱟᱝ ᱵᱤᱯᱚᱫ ᱨᱮᱱᱟᱜ ᱰᱷᱮᱣ ᱥᱚᱝᱠᱮᱛᱚ ᱦᱤᱡᱩᱜ ᱠᱟᱱᱟ ᱱᱚᱣᱟ ᱢᱤᱫᱴᱟᱝ ᱟᱹᱰᱤ ᱢᱟᱨᱟᱝ ᱫᱩᱠ ᱡᱤᱱᱤᱥ ᱠᱟᱱᱟ ᱡᱟᱦᱳ ᱛᱮᱦᱮᱧ ᱟᱹᱫᱤᱵᱟᱹᱥᱤ ᱥᱟᱶᱛᱟ ᱥᱮᱪᱮᱫ ᱞᱟᱠᱪᱟᱨ ᱥᱮᱢᱞᱮᱫ ᱯᱟᱥᱴᱟ ᱥᱮᱱ ᱠᱷᱚᱱᱟᱜ ᱱᱟᱦᱟᱜ ᱛᱮᱦᱮᱧ ᱫᱟᱢ ᱱᱚᱣᱟ ᱵᱟᱢ ᱯᱚᱫᱟᱨᱮ ᱟᱥᱲᱟ ᱵᱮᱨᱮᱫ ᱠᱟᱛᱮ ᱚᱱᱟ ᱥᱟᱶᱛᱮ ᱱᱟᱦᱟᱜ ᱢᱤᱫᱴᱟᱝ ᱪᱟᱸᱜᱟ ᱟᱥᱮᱠᱟ ᱨᱮᱱᱟᱜ ᱪᱟᱸᱜᱟ ᱵᱮᱨᱮᱫ ᱦᱩᱭᱱᱟ ᱱᱚᱣᱟ ᱢᱤᱫᱴᱟᱝ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱥᱟᱱᱟᱢ ᱠᱚᱴᱷᱮᱱᱤᱧ ᱱᱮᱦᱚᱨᱚᱜᱼᱟ ᱡᱮ ᱵᱟᱝᱜᱮ ᱦᱤᱡᱩᱜ ᱠᱟᱱ ᱫᱤᱱ ᱨᱮ ᱡᱟᱦᱟᱸ ᱛᱤᱱᱟᱹᱝ ᱜᱮ ᱟᱵᱚ ᱵᱟᱡᱟᱨ ᱨᱮ ᱢᱮᱱᱟᱜ ᱵᱚᱱ ᱟᱨ ᱵᱟᱝᱠᱷᱟᱱ ᱡᱟᱦᱟᱸ ᱥᱟᱺᱜᱤᱧ ᱨᱮ ᱢᱮᱱᱟᱜ ᱵᱚᱱ ᱟᱵᱚᱣᱟᱜ ᱡᱟᱱᱟᱢ ᱟᱲᱟᱝ ᱫᱚ ᱟᱞᱚᱵᱚᱱ ᱦᱤᱲᱤᱧ ᱢᱟ ᱟᱨ ᱡᱟᱱᱟᱢ ᱯᱟᱹᱨᱥᱤ ᱫᱚ ᱟᱞᱚᱵᱚᱱ ᱦᱤᱲᱤᱧ ᱢᱟ ᱛᱮᱦᱮᱧ ᱟᱵᱚᱣᱟᱜ ᱥᱚᱢᱟᱡᱽ ᱥᱟᱶᱛᱟ ᱫᱚᱵᱚ ᱵᱟᱧᱪᱟᱣ ᱫᱚᱦᱚ ᱠᱟᱜ ᱜᱮᱭᱟ ᱫᱤᱠᱩ ᱠᱚᱫᱚ ᱟᱠᱚᱣᱟᱜ ᱥᱟᱶᱛᱟ ᱥᱟᱞᱟᱜ ᱡᱩᱲᱟᱹᱣ ᱠᱟᱛᱮ ᱢᱮᱱᱟᱜ ᱠᱚᱣᱟ ᱢᱮᱱᱛᱮ ᱛᱮᱦᱮᱧ ᱫᱤᱠᱩ ᱠᱚ ᱟᱠᱚ ᱠᱚ ᱪᱮᱛᱟᱱ ᱥᱮᱫ ᱠᱚ ᱨᱟᱠᱟᱵ ᱤᱫᱤᱭᱮᱱᱟ ᱟᱵᱚ ᱛᱮᱦᱮᱧ ᱥᱟᱶᱛᱟ ᱫᱚᱵᱚ ᱥᱟᱵ ᱫᱚᱦᱚ ᱥᱟᱶᱛᱟ ᱮᱱᱟᱝ ᱜᱮ ᱟᱵᱚ ᱵᱚ ᱞᱟᱦᱟ ᱫᱟᱲᱮᱭᱟᱜᱼᱟ ᱱᱚᱣᱟ ᱫᱚ ᱟᱹᱰᱤ ᱮᱠᱟᱞ ᱜᱮ ᱥᱟᱹᱨᱤᱭᱟ ᱟᱢᱟᱜ ᱧᱩᱛᱩᱢᱮᱢ ᱞᱟᱹᱭ ᱧᱚᱜᱟ ᱟᱢᱟᱜ ᱩᱯᱨᱩᱢᱮᱢ ᱞᱟᱹᱭ ᱧᱚᱜᱟ ᱤᱧᱟᱹᱜ ᱧᱩᱛᱩᱢ ᱤᱧᱟᱹᱜ ᱧᱩᱛᱩᱢ ᱫᱚ ᱨᱩᱱᱦᱤ ᱨᱩᱱᱦᱤ ᱥᱤᱝ ᱟᱪᱪᱷᱟ ᱛᱮᱦᱮᱧᱟᱜ ᱡᱟᱦᱟᱸ ᱟᱵᱚ ᱟᱥᱮᱠᱟ ᱦᱮᱰ ᱚᱯᱷᱤᱥ ᱨᱟᱭᱨᱚᱝᱯᱩᱨ ᱠᱷᱚᱱᱟᱜ ᱡᱟᱦᱟᱸ ᱦᱮᱡ ᱥᱮᱴᱮᱨ ᱟᱠᱟᱱᱟ ᱠᱚ ᱱᱚᱰᱮ ᱵᱟᱢᱯᱚᱫᱟ ᱜᱨᱟᱢ ᱨᱮ ᱱᱚᱣᱟ ᱜᱨᱟᱢ ᱦᱟᱸᱜ ᱛᱮᱦᱮᱧ ᱡᱟᱦᱟᱸ ᱢᱤᱫᱴᱟᱝ ᱵᱤᱭᱳ ᱟᱥᱮᱠᱟ ᱵᱮᱨᱮᱫ ᱮᱱᱟ ᱚᱱᱟ ᱥᱟᱶᱛᱮ ᱚᱞᱪᱤᱠᱤ ᱟᱥᱲᱟ ᱵᱮᱨᱮᱫ ᱮᱱᱟ ᱱᱚᱣᱟ ᱤᱫᱤ ᱠᱟᱛᱮ ᱛᱤᱱᱟᱹᱜ ᱨᱟᱹᱥᱠᱟᱹ ᱵᱤᱱ ᱵᱩᱡᱷᱟᱹᱣᱮᱫᱼᱟ ᱵᱚᱦᱩᱛ ᱟᱹᱰᱤ ᱜᱟᱱ ᱟᱪᱪᱷᱟ ᱟᱹᱵᱤᱱ ᱚᱞᱪᱤᱠᱤ ᱛᱮ ᱚᱞᱚᱜ ᱵᱤᱱ ᱵᱟᱲᱟᱭᱟ ᱵᱟᱝ ᱵᱟᱹᱞᱤᱧ ᱵᱟᱲᱟᱭᱟ ᱪᱮᱫᱚᱜ ᱞᱟᱹᱜᱤᱫ ᱞᱤᱧ ᱟᱥᱟ ᱠᱟᱜᱼᱟ ᱟᱹᱵᱤᱱ ᱵᱤᱱ ᱪᱮᱫ ᱞᱮᱠᱷᱟᱱ ᱛᱤᱱᱟᱹᱜ ᱦᱚᱲ ᱵᱤᱱ ᱪᱮᱫ ᱦᱚᱪᱚ ᱠᱚᱣᱟ ᱚᱞᱪᱤᱠᱤ ᱛᱮ ᱡᱟᱹᱥᱛᱤ ᱦᱚᱲ ᱜᱮ ᱛᱤᱱᱟᱹᱜ ᱟᱵᱚ ᱡᱟᱹᱛᱤ ᱨᱮᱱ ᱦᱚᱲ ᱠᱚ ᱚᱠᱚᱭ ᱵᱟᱠᱚ ᱪᱮᱫ ᱟᱠᱟᱫᱼᱟ ᱩᱱᱠᱩ ᱠᱚᱜᱮ ᱵᱚᱱ ᱪᱮᱫ ᱠᱚᱣᱟ ᱟᱪᱪᱷᱟ ᱟᱨ ᱱᱩᱠᱤᱱ ᱵᱤᱴᱤ ᱛᱟᱹᱠᱤᱱ ᱟᱹᱰᱤ ᱱᱟᱯᱟᱭ ᱠᱟᱛᱷᱟ ᱠᱤᱱ ᱪᱮᱫ ᱠᱮᱜᱼᱟ ᱡᱮ ᱵᱟᱝ ᱜᱩᱨᱩ ᱜᱚᱢᱠᱮ ᱞᱟᱹᱭ ᱠᱮᱜᱼᱟ ᱠᱤᱱ ᱜᱩᱨᱩ ᱜᱚᱢᱠᱮ ᱡᱟᱦᱟᱸᱭ ᱞᱟᱹᱭ ᱞᱮᱜᱼᱟ ᱱᱤᱡᱮ ᱪᱮᱫ ᱥᱟᱶ ᱥᱟᱶᱛᱮ ᱟᱨ ᱜᱮᱞ ᱦᱚᱲ ᱟᱵᱚ ᱚᱞ ᱪᱤᱠᱤ ᱛᱮᱵᱚ ᱪᱮᱫ ᱦᱚᱪᱚ ᱠᱚᱣᱟ ᱛᱮᱦᱮᱧ ᱛᱚᱵᱮ ᱠᱷᱟᱱ ᱱᱚᱣᱟ ᱥᱟᱶᱛᱟ ᱥᱟᱜᱟᱲ ᱯᱟᱥᱴᱟ ᱥᱮᱫ ᱠᱷᱚᱱᱟᱜ ᱱᱩᱠᱩ ᱵᱤᱴᱤ ᱛᱟᱠᱚ ᱦᱚᱸ ᱟᱭᱢᱟ ᱥᱟᱨᱦᱟᱣ